ᱵᱚᱭᱟ ᱠᱚ ᱟᱨ ᱢᱤᱫᱴᱮᱱ ᱱᱚᱣᱟ ᱵᱷᱤᱰᱤᱭᱳ ᱨᱮ ᱱᱚᱣᱟ ᱯᱤ ᱮᱥ ᱡᱤ ᱥᱴᱳᱠ ᱪᱮᱱᱮᱞ ᱯᱟᱦᱴᱟ ᱠᱷᱚᱱᱟᱜ ᱯᱮ ᱠᱩᱧ ᱥᱟᱹᱜᱩᱱ ᱫᱟᱨᱟᱢᱮᱫ ᱯᱮᱭᱟ ᱟᱨ ᱛᱮᱦᱮᱧ ᱫᱚ ᱱᱟᱦᱟᱜ ᱟᱨᱦᱚᱸ ᱵᱚᱱ ᱥᱟᱵ ᱟᱹᱜᱩ ᱠᱟᱫᱮᱭᱟ ᱟᱹᱰᱤ ᱫᱤᱱ ᱯᱚᱨᱮ ᱡᱟᱦᱟᱸᱭ ᱠᱚ ᱢᱮᱛᱟᱭ ᱠᱟᱱᱟ ᱯᱟᱜᱽᱞᱤ ᱠᱩᱲᱤ ᱯᱟᱜᱽᱞᱤ ᱠᱩᱲᱤ ᱡᱚᱛᱚ ᱦᱚᱲ ᱵᱚᱱ ᱧᱮᱞ ᱠᱟᱫᱮᱭᱟ ᱟᱨ ᱡᱚᱛᱚ ᱦᱚᱲ ᱵᱚᱱ ᱴᱷᱤᱠᱟᱹ ᱟᱠᱟᱫᱮᱭᱟ ᱯᱟᱜᱽᱞᱤ ᱠᱩᱲᱤ ᱚᱠᱟ ᱞᱮᱠᱟᱱᱟᱭ ᱟᱨ ᱚᱠᱟ ᱞᱮᱠᱟᱱ ᱠᱮᱨᱮᱠᱴᱟᱨ ᱦᱚᱲ ᱠᱟᱱᱟᱭ ᱱᱩᱭᱟᱜ ᱢᱟ ᱡᱚᱛᱚ ᱵᱚᱱ ᱵᱟᱲᱟᱭ ᱜᱮᱭᱟ ᱢᱮᱱᱠᱷᱟᱱ ᱩᱱᱤᱭᱟᱜ ᱜᱮ ᱛᱮᱦᱮᱧ ᱱᱟᱦᱟᱜ ᱵᱚᱱ ᱠᱟᱹᱴᱤᱡ ᱪᱩᱞᱩᱝ ᱵᱚᱱ ᱥᱟᱞᱟ ᱜᱚᱴᱟᱭ ᱛᱟᱭᱟ ᱢᱮᱱ ᱫᱚ ᱡᱟᱦᱟᱸ ᱱᱤᱛᱚᱜ ᱪᱟᱹᱞᱩ ᱟᱠᱟᱱᱟ ᱮᱥ ᱴᱤ ᱦᱮᱨᱮᱞ ᱥᱟᱞᱟᱜ ᱟᱡᱟᱜ ᱠᱚᱱᱴᱨᱳᱵᱷᱟᱨᱥᱤ ᱪᱟᱹᱞᱩ ᱟᱠᱟᱱᱟ ᱚᱱᱟ ᱠᱚ ᱤᱫᱤ ᱠᱟᱛᱮ ᱢᱤᱫ ᱵᱟᱨ ᱵᱚᱱ ᱨᱚᱲ ᱟᱵᱚᱱ ᱛᱚᱵᱮ ᱚᱠᱛᱚ ᱵᱟᱵᱚᱱ ᱵᱤᱞᱚᱢ ᱟᱵᱚᱱ ᱫᱮᱞᱟ ᱵᱚᱱ ᱟᱹᱠᱤᱱᱟᱜ ᱢᱟᱲᱟᱝ ᱠᱟᱛᱷᱟ ᱵᱚᱱ ᱟᱸᱡᱚᱢ ᱞᱮᱜᱮ

ᱟᱢᱟᱜ ᱤᱡ ᱟᱲᱚ ᱫᱚ ᱟᱢᱟᱜ ᱵᱷᱩᱜᱟᱹᱜ ᱨᱮᱜᱮ ᱫᱚᱦᱚ ᱠᱟᱜ ᱛᱟᱢ ᱱᱚᱣᱟ ᱥᱟᱱᱛᱟᱲ ᱥᱚᱢᱟᱡᱽ ᱫᱚ ᱚᱱᱟ ᱟᱣᱩᱴᱥᱟᱭᱤᱰ ᱨᱮᱱᱟᱜ ᱫᱚᱥ ᱴᱟᱠᱟ ᱵᱤᱥ ᱴᱟᱠᱟ ᱨᱮᱱᱟᱜ ᱞᱮᱴᱨᱤᱝ ᱮᱢ ᱧᱟᱢ ᱠᱮᱜᱼᱟ ᱥᱮ ᱪᱮᱫ ᱛᱚ ᱵᱚᱭᱦᱟ ᱠᱚ ᱟᱵᱚᱱ ᱵᱟᱲᱟᱭ ᱜᱮᱭᱟ ᱯᱟᱜᱽᱞᱤ ᱠᱩᱲᱤ ᱫᱚ ᱪᱮᱫ ᱞᱮᱠᱟᱱ ᱦᱚᱲ ᱠᱟᱱᱟᱭ ᱪᱮᱫ ᱞᱮᱠᱟᱱ ᱠᱮᱨᱮᱠᱴᱚᱨ ᱦᱚᱲ ᱠᱟᱱᱟᱭ ᱟᱨ ᱯᱟᱜᱽᱞᱤ ᱠᱩᱲᱤ ᱚᱠᱟ ᱞᱮᱠᱟᱱ ᱥᱤᱪᱩᱭᱮᱥᱚᱱ ᱨᱮ ᱛᱟᱦᱮᱸ ᱠᱟᱱᱟ ᱟᱨ ᱪᱮᱫ ᱪᱤᱠᱟᱹᱭᱮᱫ ᱛᱟᱦᱮᱸ ᱱᱚᱣᱟ ᱠᱚ ᱡᱚᱛᱚ ᱵᱚᱱ ᱵᱟᱲᱟᱭ ᱜᱮᱭᱟ ᱟᱵᱚᱱ ᱧᱮᱞ ᱟᱠᱟᱫᱮ ᱜᱮᱭᱟ ᱯᱟᱜᱽᱞᱤ ᱠᱩᱲᱤ ᱛᱤᱱ ᱡᱚᱠᱷᱟ ᱠᱚ ᱜᱟᱞᱢᱟᱨᱟᱣ ᱟᱠᱟᱫᱮᱭᱟ ᱥᱮ ᱛᱤᱱ ᱡᱚᱠᱷᱟ ᱱᱚᱣᱟ ᱠᱚ ᱤᱫᱤ ᱠᱟᱛᱮ ᱠᱚ ᱵᱤᱪᱟᱹᱨ ᱫᱚᱨᱵᱟᱨ ᱠᱟᱫᱮᱭᱟ ᱢᱮᱱᱠᱷᱟᱱ ᱮᱱ ᱨᱮᱦᱚᱸ ᱯᱟᱹᱜᱽᱞᱤ ᱠᱩᱲᱤ ᱛᱮᱦᱮᱧ ᱦᱟᱹᱨᱤᱡ ᱛᱮ ᱵᱟᱭ ᱥᱩᱫᱷᱨᱟᱹᱣ ᱟᱠᱟᱱ ᱜᱮᱭᱟ ᱯᱟᱹᱜᱽᱞᱤ ᱠᱩᱲᱤ ᱫᱚ ᱟᱡᱟᱜ ᱡᱟᱦᱟᱸ ᱢᱚᱪᱟ ᱠᱷᱚᱱ ᱩᱰᱩᱠᱚᱜᱼᱟ ᱚᱱᱟᱜᱮ ᱨᱚᱲᱟ ᱱᱚᱣᱟ ᱢᱟᱵᱚᱱ ᱵᱟᱰᱟᱭ ᱜᱮᱭᱟ ᱵᱷᱟᱹᱜᱤ ᱞᱮᱠᱟ ᱢᱮᱱᱠᱷᱟᱱ ᱟᱨᱦᱚᱸ ᱛᱮᱦᱮᱧ ᱠᱚᱱᱴᱨᱳᱵᱷᱟᱨᱥᱤ ᱪᱟᱹᱞᱩ ᱟᱠᱟᱫ ᱡᱟᱦᱟᱸᱭ ᱫᱚ ᱵᱟᱝ ᱠᱟᱱᱟ ᱡᱟᱦᱟᱸ ᱟᱵᱚ ᱱᱚᱢᱵᱚᱨ ᱚᱣᱟᱱ ᱨᱳᱥᱴᱚᱨ ᱥᱟᱞᱟᱜ ᱪᱟᱹᱞᱩ ᱟᱠᱟᱫ ᱮᱥ ᱯᱤ ᱮᱥ ᱯᱤ ᱟᱫᱚ ᱤᱧ ᱱᱤᱭᱟᱹᱜᱮ ᱯᱟᱹᱜᱽᱞᱤ ᱠᱩᱲᱤᱧ ᱢᱮᱛᱟᱢᱟ ᱱᱤᱡ ᱟᱢ ᱡᱟᱦᱟᱸ ᱛᱤᱱᱟᱹᱜ ᱠᱟᱛᱷᱟᱢ ᱞᱟᱹᱭᱮᱫᱼᱟ ᱥᱮᱢ ᱨᱚᱲᱮᱫᱼᱟ ᱟᱢᱟᱜ ᱩᱭᱦᱟᱹᱨ ᱛᱮ ᱯᱟᱞᱮᱢ ᱵᱷᱟᱹᱵᱤᱭᱮᱫᱼᱟ ᱤᱧ ᱫᱚ ᱟᱹᱰᱤ ᱵᱮᱥᱤᱧ ᱢᱮᱱᱮᱫᱼᱟ ᱢᱮᱱᱠᱷᱟᱱ ᱚᱰᱤᱭᱮᱱᱥ ᱡᱟᱦᱟᱸ ᱵᱟᱠᱚ ᱠᱩᱥᱤᱭᱟᱜ ᱠᱟᱱᱟ ᱟᱢᱮᱢ ᱨᱚᱲᱮᱫᱼᱟ ᱡᱟᱦᱟᱸ ᱞᱮᱠᱟ ᱟᱢᱟᱜ ᱪᱮᱱᱮᱞ ᱮᱢ ᱧᱩᱛᱩᱢ ᱟᱠᱟᱫ ᱛᱟᱢᱟ ᱯᱟᱜᱽᱞᱤ ᱠᱩᱲᱤ ᱥᱟᱹᱨᱤ ᱜᱮ ᱪᱮᱫ ᱪᱚᱝ ᱨᱤᱭᱮᱞᱤ ᱨᱮᱦᱚᱸ ᱟᱢ ᱦᱚᱸᱢ ᱯᱟᱜᱽᱞᱤ ᱩᱛᱟᱹᱨ ᱜᱮᱭᱟ ᱟᱫᱚ ᱥᱟᱱᱟᱢ ᱵᱚᱭᱦᱟ ᱠᱚᱧ ᱱᱮᱦᱚᱨ ᱯᱮ ᱛᱟᱵᱚᱱᱟᱹᱧ ᱱᱚᱣᱟ ᱵᱷᱤᱰᱤᱭᱳ ᱯᱷᱟᱥᱴ ᱠᱷᱚᱱ ᱞᱟᱥᱴ ᱦᱟᱹᱨᱤᱡ ᱧᱮᱞ ᱛᱟᱵᱚᱱ ᱯᱮ ᱟᱨ ᱡᱟᱦᱟᱸᱭ ᱠᱚ ᱪᱮᱱᱮᱞ ᱠᱚᱨᱮ ᱱᱟᱣᱟ ᱢᱮᱱᱟᱜ ᱯᱮ ᱛᱟᱵᱚᱱ ᱠᱷᱟᱱ ᱪᱮᱱᱮᱞ ᱠᱚᱯᱮ ᱥᱟᱵᱥᱠᱨᱟᱭᱤᱵ ᱠᱟᱜ ᱛᱟᱵᱚᱱᱟ ᱞᱟᱭᱤᱠ ᱥᱮᱭᱟᱨ ᱠᱚᱢᱮᱱᱴ ᱟᱞᱚᱯᱮ ᱦᱤᱲᱤᱧ ᱛᱟᱵᱚᱱᱟ ᱧᱮᱞ ᱟᱯᱮ ᱵᱟᱲᱟᱭ ᱜᱮᱭᱟ ᱯᱮ ᱜᱚᱴᱟ ᱫᱩᱱᱤᱭᱟᱹ ᱫᱟᱜᱮᱜᱼᱟ ᱛᱮᱦᱮᱧ ᱢᱟ ᱟᱹᱰᱤ ᱡᱳᱨᱮ ᱫᱟᱜᱮᱜᱼᱟ ᱟᱨ ᱡᱟᱹᱯᱩᱫᱮᱜᱼᱟ ᱚᱱᱟ ᱠᱷᱟᱹᱛᱤᱨ ᱵᱟᱨᱦᱮ ᱨᱮ ᱵᱷᱤᱰᱤᱭᱳ ᱵᱟᱝ ᱵᱮᱱᱟᱣ ᱥᱚᱢᱵᱷᱚᱵ ᱠᱷᱟᱹᱛᱤᱨ ᱛᱮᱦᱮᱧ ᱱᱚᱜᱼᱚᱭ ᱯᱮ ᱧᱮᱞᱤᱧ ᱠᱟᱱ ᱜᱮᱭᱟ ᱚᱲᱟᱜ ᱨᱮ ᱫᱩᱲᱩᱵ ᱠᱟᱛᱮᱧ ᱵᱮᱱᱟᱣᱮᱫ ᱛᱟᱵᱚᱱᱟ ᱵᱷᱤᱰᱤᱭᱳ ᱟᱫᱚ ᱪᱮᱫ ᱮᱢ ᱪᱤᱠᱟᱹᱭᱟ ᱱᱚᱣᱟ ᱫᱟᱜ ᱨᱮ ᱵᱟᱨᱦᱮ ᱥᱮᱫ ᱥᱮᱱᱚᱜ ᱥᱟᱹᱦᱤᱡ ᱱᱟᱯᱟᱭ ᱨᱮᱜᱮ ᱟᱯᱮ ᱦᱚᱸ ᱢᱮᱱᱟᱜ ᱯᱮᱭᱟ ᱟᱨ ᱤᱧ ᱦᱚᱸ ᱱᱟᱯᱟᱭ ᱞᱟᱹᱜᱤᱫ ᱛᱮ ᱱᱚᱝᱠᱟᱱ ᱤᱱᱴᱟᱨᱴᱮᱱᱢᱮᱱᱴ ᱵᱷᱤᱰᱤᱭᱳ ᱟᱹᱜᱩ ᱠᱟᱛᱮᱧ ᱦᱮᱡ ᱟᱠᱟᱱ ᱛᱟᱵᱚᱱᱟ ᱟᱨ ᱱᱚᱣᱟ ᱵᱷᱤᱰᱤᱭᱳ ᱟᱨᱟᱢ ᱛᱮ ᱧᱮᱞ ᱛᱟᱵᱚᱱ ᱯᱮ ᱢᱩᱪᱟᱹᱫ ᱢᱟᱱᱮ ᱯᱷᱮᱰᱟᱛ ᱠᱷᱚᱱ ᱢᱩᱪᱟᱹᱫ ᱫᱷᱟᱹᱵᱤᱡ ᱧᱮᱞ ᱛᱟᱵᱚᱱ ᱯᱮ ᱟᱨ ᱡᱚᱛᱚ ᱱᱚᱣᱟ ᱨᱮᱱᱟᱜ ᱢᱚᱡᱟ ᱞᱩᱴᱟᱹᱣ ᱛᱟᱵᱚᱱ ᱯᱮ ᱛᱚ ᱵᱚᱭᱦᱟ ᱠᱚ ᱟᱵᱚᱱ ᱵᱟᱲᱟᱭ ᱜᱮᱭᱟ ᱯᱟᱹᱜᱽᱞᱤ ᱠᱩᱲᱤ ᱤᱫᱤ ᱠᱟᱛᱮ ᱟᱨ ᱯᱟᱹᱜᱽᱞᱤ ᱠᱩᱲᱤ ᱟᱨ ᱮᱥ ᱴᱤ ᱦᱟᱨᱮᱞ ᱨᱮ ᱛᱤᱱᱟᱹᱝ ᱛᱚᱯᱷᱟᱛ ᱥᱮ ᱛᱤᱱᱟᱹᱜ ᱯᱷᱚᱨᱚᱠ ᱢᱮᱱᱟᱜᱼᱟ ᱱᱚᱣᱟ ᱦᱚᱸᱵᱚᱱ ᱵᱟᱲᱟᱭ ᱫᱟᱲᱮᱭᱟᱜ ᱠᱟᱱ ᱜᱮᱭᱟ ᱢᱮᱱᱠᱷᱟᱱ ᱯᱟᱹᱜᱽᱞᱤ ᱠᱩᱲᱤ ᱛᱮᱦᱮᱧ ᱟᱡ ᱢᱤᱫᱴᱟᱹᱝ ᱟᱹᱰᱤ ᱢᱟᱨᱟᱝ ᱥᱚᱢᱟᱡᱽ ᱥᱩᱥᱟᱹᱨᱤᱭᱟᱹ ᱞᱮᱠᱟᱭ ᱢᱮᱱᱚᱜ ᱠᱟᱱᱟ ᱡᱟᱦᱟᱸ ᱟᱡ ᱮ ᱞᱟᱹᱭ ᱦᱚᱪᱚᱭᱮᱫᱼᱟ ᱟᱡᱟᱜ ᱢᱚᱪᱟ ᱠᱷᱚᱱ ᱡᱟᱦᱟᱸ ᱞᱟᱹᱭ ᱩᱰᱩᱠᱚᱜ ᱠᱟᱱ ᱛᱟᱭᱟ ᱟᱹᱰᱤ ᱥᱚᱢᱟᱡᱽ ᱥᱩᱥᱟᱹᱨᱤᱭᱟᱹ ᱞᱮᱠᱟᱭ ᱞᱟᱹᱭᱚᱜ ᱠᱟᱱᱟ ᱚᱠᱟᱨᱮ ᱟᱵᱚᱣᱟᱜ ᱥᱚᱢᱟᱡᱽ ᱮ ᱵᱚᱫᱽᱱᱟᱢᱮᱫᱼᱟ ᱚᱠᱟᱨᱮ ᱪᱮᱫ ᱮ ᱪᱤᱠᱟᱹᱭᱮᱫᱼᱟ ᱢᱟᱱᱮ ᱱᱚᱝᱠᱟᱱ ᱥᱚᱢᱟᱡᱽ ᱛᱟᱯᱮ ᱦᱟᱱᱠᱟᱱ ᱥᱚᱢᱟᱡᱽ ᱛᱟᱯᱮ ᱱᱚᱝᱠᱟ ᱠᱚ ᱟᱹᱰᱤ ᱟᱭᱢᱟ ᱞᱮᱠᱟᱱ ᱱᱚᱝᱠᱟᱱ ᱠᱟᱛᱷᱟ ᱠᱚ ᱯᱟᱹᱜᱽᱞᱤ ᱠᱩᱲᱤ ᱢᱟ ᱚᱠᱟ ᱞᱮᱠᱟᱱ ᱦᱚᱲ ᱥᱟᱞᱟᱜ ᱥᱮ ᱚᱠᱟ ᱞᱮᱠᱟᱱ ᱤᱭᱟᱹ ᱠᱚ ᱥᱟᱞᱟᱜ ᱮ ᱛᱟᱦᱮᱱ ᱠᱟᱱᱟ ᱟᱵᱚ ᱱᱚᱣᱟ ᱢᱟᱲᱟᱝ ᱨᱮᱦᱚᱸ ᱵᱚᱱ ᱧᱮᱞ ᱟᱠᱟᱫ ᱜᱮᱛᱟᱭᱟ ᱵᱷᱤᱰᱭᱳ ᱟᱫᱚ ᱚᱱᱟ ᱟᱯᱮ ᱫᱮᱠᱷᱟᱣ ᱦᱚᱸ ᱵᱟᱭ ᱥᱚᱢᱵᱷᱚᱵᱚᱜ ᱠᱟᱱᱟ ᱪᱮᱫᱟᱜ ᱥᱮ ᱟᱵᱚ ᱱᱚᱣᱟ ᱡᱚᱛᱚ ᱵᱚᱱ ᱵᱟᱲᱟᱭ ᱟᱠᱟᱫ ᱵᱚᱱ ᱡᱮ ᱢᱩᱥᱞᱟᱹ ᱠᱚᱲᱟ ᱠᱚ ᱥᱟᱞᱟᱜ ᱮ ᱛᱟᱦᱮᱱᱟ ᱩᱱᱤ ᱫᱚ ᱦᱚᱲ ᱠᱚᱲᱟ ᱵᱟᱭ ᱠᱩᱥᱤᱭᱟᱠᱚᱣᱟ ᱩᱱᱤ ᱫᱚ ᱟᱡᱟᱜ ᱡᱟᱹᱥᱛᱤ ᱯᱷᱳᱠᱚᱥ ᱛᱟᱦᱮᱱ ᱛᱟᱭᱟ ᱫᱤᱠᱩ ᱠᱚᱲᱟ ᱠᱚᱨᱮᱜᱮ ᱪᱮᱫᱟᱜ ᱥᱮ ᱩᱱᱠᱩ ᱴᱷᱮᱱ ᱫᱚ ᱴᱟᱠᱟ ᱯᱩᱭᱥᱟᱹ ᱢᱮᱱᱟᱜ ᱟᱹᱱᱤᱡ ᱟᱵᱚ ᱦᱚᱲ ᱠᱚᱲᱟ ᱫᱚ ᱴᱟᱠᱟ ᱯᱩᱭᱥᱟᱹ ᱵᱟᱹᱱᱩᱜ ᱟᱱᱟ ᱟᱵᱚ ᱦᱚᱲ ᱠᱚᱲᱟ ᱫᱚ ᱦᱟᱺᱰᱤ ᱯᱟᱹᱣᱨᱟᱹ ᱵᱚᱱ ᱧᱩᱭᱟᱵᱚᱱ ᱱᱚᱜᱼᱚ ᱱᱟ ᱠᱚ ᱤᱫᱤ ᱠᱟᱛᱮ ᱜᱮ ᱱᱟᱦᱟᱜ ᱟᱵᱚᱣᱟᱜ ᱥᱟᱱᱛᱟᱲ ᱥᱚᱢᱟᱡᱽ ᱫᱚ ᱯᱟᱞᱮ ᱵᱟᱭ ᱠᱩᱥᱤᱭᱟᱜᱼᱟ ᱯᱟᱹᱜᱽᱞᱤ ᱠᱩᱲᱤ ᱫᱚ ᱟᱨ ᱩᱱᱠᱩ ᱢᱩᱥᱞᱟᱹ ᱠᱚᱣᱟᱜ ᱠᱤ ᱟᱨ ᱪᱷᱟᱹᱛᱤᱠ ᱠᱚᱣᱟᱜ ᱫᱚ ᱟᱹᱰᱤ ᱡᱳᱨᱮ ᱠᱩᱥᱤᱭᱟᱜᱼᱟ ᱩᱱᱠᱩᱣᱟᱜ ᱫᱚ ᱯᱩᱨᱟᱹ ᱢᱟᱨᱵᱚᱞ ᱛᱮ ᱵᱟᱹᱭᱥᱟᱹᱣ ᱟᱠᱟᱱ ᱞᱮᱠᱟ ᱯᱞᱮᱱ ᱜᱮ ᱛᱟᱠᱚ ᱡᱟᱦᱟᱸ ᱠᱚ ᱟᱯᱮ ᱯᱮ ᱵᱟᱲᱟᱭ ᱜᱮ ᱛᱟᱵᱚᱱᱟ ᱱᱚᱜᱼᱚᱭ ᱠᱤᱪᱷᱩ ᱫᱤᱱ ᱢᱟᱲᱟᱝ ᱨᱮᱱᱟᱜ ᱠᱟᱛᱷᱟ ᱠᱚ ᱜᱟᱞᱢᱟᱨᱟᱣ ᱮᱫᱟ ᱛᱟᱦᱮᱸᱫ ᱡᱟᱦᱟᱸᱭ ᱱᱩᱭ ᱯᱟᱹᱜᱽᱞᱤ ᱠᱩᱲᱤ ᱠᱚ ᱜᱟᱞᱢᱟᱨᱟᱣ ᱮᱫᱟ ᱛᱟᱦᱮᱸᱫ ᱡᱮ ᱟᱠᱚ ᱟᱹᱛᱩ ᱦᱚᱲ ᱫᱩᱲᱩᱵ ᱠᱟᱛᱮ ᱟᱡ ᱠᱚ ᱜᱟᱞᱢᱟᱨᱟᱣ ᱮᱫᱟ ᱛᱟᱦᱮᱸᱫ ᱡᱮ ᱱᱚᱝᱠᱟᱱ ᱵᱷᱤᱰᱤᱭᱳ ᱛᱤᱥ ᱦᱚᱸ ᱟᱞᱚᱢ ᱵᱮᱱᱟᱣ ᱢᱮᱱᱛᱮ ᱟᱨ ᱟᱡ ᱦᱚᱸ ᱦᱮᱸ ᱥᱤᱠᱟᱹᱨ ᱞᱮᱱ ᱜᱮ ᱛᱟᱦᱮᱸᱫ ᱡᱮ ᱟᱫᱚ ᱱᱚᱝᱠᱟᱱ ᱵᱮᱰ ᱞᱮᱝᱜᱩᱭᱮᱡᱽ ᱛᱮ ᱵᱷᱤᱰᱤᱭᱳ ᱵᱟᱹᱧ ᱵᱮᱱᱟᱣᱟ ᱡᱟᱦᱟᱸ ᱵᱷᱤᱰᱤᱭᱳᱧ ᱵᱮᱱᱟᱣ ᱠᱷᱟᱱ ᱫᱚ ᱱᱤᱝᱠᱟᱹ ᱯᱞᱮᱱ ᱵᱷᱟᱥᱟ ᱛᱮᱜᱮ ᱯᱞᱮᱱ ᱞᱮᱝᱜᱩᱭᱮᱡᱽ ᱛᱮᱜᱮᱧ ᱵᱮᱱᱟᱣᱟ ᱢᱮᱱᱠᱷᱟᱱ ᱚᱱᱟ ᱤᱫᱤ ᱠᱟᱛᱮᱫ ᱟᱡ ᱠᱚ ᱜᱟᱞᱢᱟᱨᱟᱣ ᱟᱫᱮ ᱛᱟᱦᱮᱸᱫ ᱟᱡ ᱦᱚᱸ ᱦᱮᱸ ᱥᱤᱠᱟᱹᱨ ᱞᱮᱱ ᱜᱮ ᱛᱟᱦᱮᱸᱫ ᱢᱮᱱᱠᱷᱟᱱ ᱠᱷᱟᱱ ᱮᱱ ᱨᱮᱦᱚᱸ ᱮᱱ ᱨᱮᱦᱚᱸ ᱱᱩᱭ ᱫᱚ ᱵᱟᱭ ᱥᱩᱫᱷᱨᱟᱹᱣ ᱞᱮᱱ ᱜᱮᱭᱟ ᱟᱨ ᱱᱩᱭ ᱫᱚ ᱱᱚᱣᱟ ᱡᱤᱵᱚᱱ ᱨᱮᱫᱚ ᱵᱟᱭ ᱥᱩᱫᱷᱨᱟᱹᱜ ᱜᱮᱭᱟ ᱱᱚᱣᱟ ᱫᱚ ᱵᱷᱟᱹᱜᱤ ᱞᱮᱠᱟ ᱵᱟᱲᱟᱭ ᱴᱷᱤᱠ ᱠᱟᱱᱟ ᱥᱮ ᱴᱷᱟᱹᱣᱠᱟᱹ ᱜᱚᱴᱟ ᱟᱠᱟᱱᱟ ᱱᱩᱭ ᱫᱚ ᱵᱟᱭ ᱥᱩᱫᱷᱨᱟᱹᱜ ᱜᱮᱭᱟ ᱪᱮᱫᱟᱜ ᱥᱮ ᱡᱟᱦᱟᱸᱭ ᱡᱟᱦᱟᱸ ᱞᱮᱠᱟ ᱢᱟᱲᱟᱝ ᱠᱷᱚᱱᱮ ᱠᱟᱹᱢᱤ ᱟᱹᱜᱩ ᱟᱠᱟᱫᱼᱟ ᱚᱱᱟ ᱠᱟᱹᱢᱤ ᱫᱚ ᱱᱟᱦᱟᱜ ᱦᱤᱲᱤᱧ ᱫᱚ ᱟᱹᱰᱤ ᱠᱚᱥᱴᱚ ᱠᱟᱱ ᱜᱮᱭᱟ ᱛᱚ ᱵᱚᱭᱦᱟ ᱠᱚ ᱟᱫᱚ ᱫᱮᱞᱟᱵᱚᱱ ᱛᱚᱵᱮ ᱟᱹᱠᱤᱱᱟᱜ ᱚᱱᱟ ᱠᱚᱱᱴᱨᱳᱵᱷᱟᱨᱥᱤ ᱨᱮᱱᱟᱜ ᱠᱤᱪᱷᱤ ᱜᱟᱱ ᱠᱤᱪᱷᱤ ᱜᱟᱱ ᱴᱚᱯᱤᱠ ᱟᱵᱚ ᱵᱚᱱ ᱧᱮᱞ ᱞᱮᱜᱮ 2025 ᱨᱮᱱᱟᱜ ᱥᱮᱯᱴᱮᱢᱵᱚᱨ 7 ᱛᱟᱹᱨᱤᱠᱷ ᱠᱚᱥᱮᱱ ᱯᱟᱜᱞᱤ ᱠᱩᱲᱤ ᱟᱠᱚ ᱟᱛᱳ ᱦᱚᱲ ᱠᱚ ᱡᱟᱣᱨᱟ ᱦᱟᱫᱮ ᱛᱟᱦᱮᱸ ᱛᱮᱦᱮᱧ ᱫᱚ ᱱᱩᱭ ᱯᱟᱜᱞᱤ ᱠᱩᱲᱤ ᱱᱤᱭᱟᱹ ᱟᱵᱚᱣᱟᱜ ᱡᱮ ᱜᱚᱯᱚ ᱱᱚᱝᱜᱚᱨ ᱨᱮᱱᱟᱜ ᱠᱟᱛᱷᱟ ᱢᱮᱱᱟᱜ ᱚᱱᱟ ᱫᱚ ᱵᱟᱭ ᱢᱮᱱᱟ ᱚᱸᱰᱮ ᱟᱡ ᱥᱤᱠᱟᱹᱞ ᱱᱟ ᱩᱱᱤ ᱵᱮᱰ ᱞᱮᱝᱜᱩᱭᱮᱡ ᱵᱟᱭ ᱞᱮᱫᱟ ᱪᱚᱞᱚ ᱟᱵᱚ ᱵᱚᱱ ᱢᱟᱱᱟᱣ ᱠᱮᱫᱟ ᱠᱚᱱᱴᱮᱱᱴ ᱦᱤᱥᱟᱹᱵ ᱛᱮ ᱠᱤᱪᱷᱩ ᱵᱟᱨᱭᱟ ᱯᱮᱭᱟ ᱠᱟᱛᱷᱟᱢ ᱞᱟᱹᱭ ᱠᱮᱫᱟ ᱞᱟᱹᱭ ᱡᱟᱹᱥᱛᱤ ᱠᱮᱫᱟ ᱚᱱᱟ ᱫᱚ ᱠᱚᱱᱴᱮᱱᱴ ᱚᱱᱩᱥᱟᱨ ᱫᱚ ᱢᱟᱱᱟᱜ ᱜᱮᱭᱟ ᱠᱤᱱᱛᱩ ᱟᱢᱟᱜ ᱞᱟᱜᱟᱛᱟᱲ ᱞᱟᱜᱟᱛᱟᱲ ᱠᱚᱱᱴᱤᱱᱤᱭᱩ ᱟᱢᱟᱜ ᱵᱮᱰ ᱞᱮᱝᱜᱩᱭᱮᱡ ᱛᱮᱜᱮ ᱵᱷᱤᱰᱤᱭᱳ ᱦᱤᱡᱩᱜ ᱠᱟᱱ ᱚᱠᱟᱨᱮ ᱥᱚᱢᱟᱡᱮᱢ ᱮᱜᱮᱨᱮᱫ ᱠᱚᱣᱟ ᱚᱠᱟᱨᱮ ᱨᱳᱥᱴᱟᱨᱮᱢ ᱮᱜᱮᱨᱮᱫ ᱠᱚᱣᱟ

ᱥᱮ ᱚᱠᱚᱭᱟᱜ ᱜᱟᱞᱛᱤ ᱠᱟᱱᱟ ᱜᱟᱞᱚᱛ ᱠᱟᱱᱟ ᱟᱯᱮ ᱜᱮ ᱦᱟᱸᱜ ᱠᱚᱢᱮᱱᱴ ᱠᱟᱛᱮ ᱞᱟᱹᱭ ᱛᱟᱵᱚᱱ ᱯᱮ ᱟᱨ ᱚᱱᱮᱧ ᱞᱟᱹᱭ ᱠᱟᱜ ᱛᱟᱵᱚᱱᱟ ᱡᱟᱦᱟᱸᱭ ᱠᱚ ᱪᱮᱱᱮᱞ ᱠᱚᱨᱮ ᱡᱩᱫᱤ ᱱᱟᱣᱟ ᱢᱮᱱᱟᱜ ᱯᱮ ᱛᱟᱵᱚᱱᱟ ᱥᱟᱵᱥᱠᱨᱟᱭᱤᱵ ᱥᱟᱵᱥᱠᱨᱟᱭᱤᱵ ᱛᱟᱵᱚᱱᱟ ᱟᱫᱚ ᱱᱚᱣᱟ ᱵᱷᱤᱰᱤᱭᱳ ᱫᱚ ᱱᱚᱰᱮ ᱜᱤᱧ ᱛᱩᱠᱟᱹᱣ ᱠᱟᱜ ᱠᱟᱱ ᱛᱟᱵᱚᱱᱟ ᱢᱟ ᱮᱱᱠᱷᱟᱱ ᱧᱟᱯᱟᱢ ᱵᱚᱱ ᱟᱨ ᱢᱤᱫᱴᱟᱝ ᱱᱟᱣᱟ ᱵᱷᱤᱰᱤᱭᱳ ᱨᱮ ᱥᱟᱱᱟᱢ ᱠᱚᱧ ᱯᱟᱴᱟ ᱠᱷᱚᱱ ᱢᱩᱪᱟᱹᱫ ᱜᱚᱰᱟᱨ ᱡᱚᱦᱟᱨ